ᱪᱟᱹᱭᱜᱟᱲ ᱥᱤᱠᱟᱹᱨᱤᱭᱟᱹ ᱭᱩᱴᱩᱵᱽ ᱪᱮᱱᱮᱞ ᱨᱮ ᱥᱟᱱᱟᱢ ᱧᱮᱧᱮᱞᱤᱭᱟᱹ ᱵᱚᱭᱦᱟ ᱢᱤᱥᱤ ᱠᱚ, ᱛᱮᱦᱮᱧᱟᱜ ᱱᱚᱣᱟ ᱵᱤᱰᱤᱭᱳ ᱨᱮ ᱟᱯᱮ ᱥᱟᱱᱟᱢ ᱠᱚᱣᱟᱜ ᱥᱟᱭ ᱥᱟᱭ ᱥᱟᱹᱜᱩᱱ ᱫᱟᱨᱟᱢ ᱥᱟᱶᱛᱮ ᱢᱟᱱᱚᱛ ᱡᱚᱦᱟᱨ᱾ ᱛᱮᱦᱮᱧᱟᱜ ᱵᱤᱰᱤᱭᱳ ᱨᱮ ᱵᱚᱱ ᱧᱮᱞᱟ ᱜᱮᱞ ᱜᱚᱴᱟᱝ ᱠᱩᱠᱞᱤ ᱥᱟᱶᱛᱮ ᱚᱱᱟ ᱠᱚ ᱨᱮᱱᱟᱜ ᱞᱟᱹᱱᱟᱹᱭ ᱠᱚ᱾ ᱢᱟ ᱛᱚᱵᱮ ᱛᱮᱦᱮᱧᱟᱜ ᱵᱤᱰᱤᱭᱳ ᱵᱚᱱ ᱮᱛᱚᱦᱚᱵ ᱞᱮᱜᱮ᱾ ᱛᱮᱦᱮᱧᱟᱜ ᱯᱩᱭᱞᱩ ᱠᱩᱠᱞᱤ, ᱵᱟᱦᱟ ᱵᱚᱸᱜᱟ ᱨᱮ ᱫᱚ ᱵᱟᱞᱮ ᱥᱤᱢ ᱵᱩᱥᱟᱹᱜ ᱪᱮᱫᱟᱜ ᱵᱚᱱ ᱵᱚᱸᱜᱟ ᱠᱚᱣᱟ? ᱵᱟᱦᱟ ᱵᱚᱸᱜᱟ ᱨᱮ ᱫᱚ ᱵᱟᱞᱮ ᱥᱤᱢ ᱵᱩᱥᱟᱹᱜ ᱪᱮᱫᱟᱜ ᱵᱚᱱ ᱵᱚᱸᱜᱟ ᱠᱚᱣᱟ? ᱞᱟᱹᱱᱟᱹᱭ, ᱵᱟᱞᱮ ᱥᱤᱢ ᱵᱩᱥᱟᱹᱜ ᱟᱜ ᱥᱟᱹᱜᱩᱱ ᱫᱚ ᱞᱟᱜᱮ ᱜᱮ ᱧᱟᱢᱚᱜᱼᱟ᱾ ᱠᱩᱲᱤ ᱜᱤᱫᱽᱨᱟᱹ ᱟᱨ ᱠᱚᱲᱟ ᱜᱤᱫᱽᱨᱟᱹ ᱪᱮᱛᱟᱱ ᱱᱟᱣᱟ ᱯᱮᱲᱟ ᱵᱚᱞᱚᱱ ᱨᱮ ᱥᱟᱹᱜᱩᱱ ᱟᱱᱟ᱾ ᱚᱱᱟᱛᱮ ᱵᱟᱦᱟ ᱵᱚᱸᱜᱟ ᱨᱮ ᱫᱚ ᱵᱟᱞᱮ ᱥᱤᱢ ᱵᱩᱥᱟᱹᱜ ᱵᱚᱱ ᱵᱚᱸᱜᱟ ᱠᱚᱣᱟ᱾ ᱫᱚᱥᱟᱨ ᱠᱩᱠᱞᱤ, ᱰᱟᱺᱜᱩᱣᱟᱹ ᱠᱟᱨᱟᱢ ᱫᱚ ᱚᱠᱚᱭ ᱠᱚ ᱦᱚᱛᱮ ᱛᱮ ᱠᱚ ᱵᱚᱸᱜᱟ ᱵᱩᱨᱩᱭᱟ? ᱰᱟᱺᱜᱩᱣᱟᱹ ᱠᱟᱨᱟᱢ ᱫᱚ ᱚᱠᱚᱭ ᱠᱚ ᱦᱚᱛᱮ ᱛᱮ ᱠᱚ ᱵᱚᱸᱜᱟ ᱵᱩᱨᱩᱭᱟ? ᱞᱟᱹᱱᱟᱹᱭ, ᱰᱟᱺᱜᱩᱣᱟᱹ ᱠᱟᱨᱟᱢ ᱫᱚ ᱟᱹᱛᱩ ᱡᱟᱠᱟᱛ ᱦᱚᱲ ᱛᱮᱠᱚ ᱵᱚᱸᱜᱟ ᱵᱩᱨᱩᱭᱟ᱾ ᱛᱮᱥᱟᱨ ᱠᱩᱠᱞᱤ, ᱡᱟᱦᱮᱨ ᱥᱟᱹᱲᱤᱢ ᱫᱚ ᱞᱟᱦᱟ ᱛᱮ ᱚᱠᱚᱭ ᱠᱚ ᱫᱟᱞᱚᱵ ᱞᱮᱫᱼᱟ? ᱡᱟᱦᱮᱨ ᱥᱟᱹᱲᱤᱢ ᱫᱚ ᱞᱟᱦᱟ ᱛᱮ ᱚᱠᱚᱭ ᱠᱚ ᱫᱟᱞᱚᱵ ᱞᱮᱫᱼᱟ? ᱞᱟᱹᱱᱟᱹᱭ, ᱡᱟᱦᱮᱨ ᱥᱟᱹᱲᱤᱢ ᱫᱚ ᱞᱟᱦᱟ ᱛᱮ ᱠᱩᱲᱤ ᱦᱚᱯᱚᱱ ᱠᱚ ᱫᱟᱞᱚᱵ ᱞᱮᱫᱼᱟ᱾ ᱯᱩᱱᱟᱜ ᱠᱩᱠᱞᱤ, ᱫᱟᱥᱟᱭ ᱮᱱᱮᱡ ᱫᱚ ᱞᱟᱦᱟᱛᱮ ᱚᱠᱚᱭ ᱮ ᱮᱛᱚᱦᱚᱵ ᱞᱮᱫᱟ? ᱫᱟᱥᱟᱭ ᱮᱱᱮᱡ ᱫᱚ ᱞᱟᱦᱟᱛᱮ ᱚᱠᱚᱭ ᱮ ᱮᱛᱚᱦᱚᱵ ᱞᱮᱫᱟ? ᱞᱟᱹᱱᱟᱹᱭ, ᱫᱟᱥᱟᱭ ᱮᱱᱮᱡ ᱫᱚ ᱞᱟᱦᱟᱛᱮ ᱠᱟᱢᱨᱩ ᱜᱩᱨᱩᱭ ᱮᱛᱚᱦᱚᱵ ᱞᱮᱫᱟ᱾ ᱢᱚᱬᱮᱭᱟᱜ ᱠᱩᱠᱞᱤ, ᱫᱟᱥᱟᱭ ᱫᱚ ᱚᱠᱟ ᱡᱚᱦᱚᱜ ᱵᱚᱱ ᱫᱟᱲᱟᱱᱟ? ᱫᱟᱥᱟᱭ ᱫᱚ ᱚᱠᱟ ᱡᱚᱦᱚᱜ ᱵᱚᱱ ᱫᱟᱲᱟᱱᱟ? ᱞᱟᱹᱱᱟᱹᱭ ᱫᱟᱸᱥᱟᱭ ᱫᱚ ᱫᱟᱸᱥᱟᱭ ᱵᱚᱸᱜᱟ ᱢᱩᱞᱩᱜ ᱢᱚᱬᱮ ᱢᱟᱦᱟ ᱠᱷᱚᱱ ᱢᱚᱬᱮ ᱢᱟᱦᱟ ᱦᱟᱹᱵᱤᱡ ᱵᱚᱱ ᱫᱟᱬᱟᱱᱟ ᱛᱩᱨᱩᱭᱟᱜ ᱠᱩᱠᱞᱤ ᱡᱷᱟᱲᱠᱷᱚᱸᱰ ᱯᱚᱱᱚᱛ ᱫᱚ ᱵᱷᱟᱨᱚᱛ ᱫᱤᱥᱚᱢ ᱨᱮᱭᱟᱜ ᱚᱠᱟ ᱯᱚᱱᱚᱛ ᱠᱟᱱᱟ ᱡᱷᱟᱲᱠᱷᱚᱸᱰ ᱯᱚᱱᱚᱛ ᱫᱚ ᱵᱷᱟᱨᱚᱛ ᱫᱤᱥᱚᱢ ᱨᱮᱭᱟᱜ ᱚᱠᱟ ᱯᱚᱱᱚᱛ ᱠᱟᱱᱟ ᱞᱟᱹᱱᱟᱹᱭ ᱡᱷᱟᱨᱠᱷᱚᱸᱰ ᱯᱚᱱᱚᱛ ᱫᱚ ᱵᱷᱟᱨᱚᱛ ᱫᱤᱥᱚᱢ ᱨᱮᱭᱟᱜ ᱟᱴᱷᱟᱥᱣᱟ ᱯᱚᱱᱚᱛ ᱠᱟᱱᱟ ᱮᱭᱟᱭ ᱨᱮᱱᱟᱜ ᱠᱩᱠᱞᱤ ᱥᱤᱵᱩ ᱥᱚᱨᱮᱱ ᱛᱤᱱᱟᱹᱜ ᱫᱷᱟᱣ ᱥᱤᱨᱟᱹ ᱢᱚᱱᱛᱨᱤ ᱵᱮᱱᱟᱣ ᱞᱮᱱᱟᱭ ᱥᱤᱵᱩ ᱥᱚᱨᱮᱱ ᱛᱤᱱᱟᱹᱜ ᱫᱷᱟᱣ ᱥᱤᱨᱟᱹ ᱢᱚᱱᱛᱨᱤ ᱵᱮᱱᱟᱣ ᱞᱮᱱᱟᱭ ᱞᱟᱹᱱᱟᱹᱭ ᱥᱤᱵᱩ ᱥᱚᱨᱮᱱ ᱫᱚ ᱯᱮ ᱫᱷᱟᱣ ᱥᱤᱨᱟᱹ ᱢᱚᱱᱛᱨᱤ ᱵᱮᱱᱟᱣ ᱞᱮᱱᱟᱭ ᱤᱨᱟᱹᱞ ᱨᱮᱱᱟᱜ ᱠᱩᱠᱞᱤ ᱡᱷᱟᱨᱠᱷᱚᱸᱰ ᱯᱚᱱᱚᱛ ᱵᱮᱱᱟᱣ ᱚᱠᱛᱮ ᱛᱤᱱᱟᱹᱜ ᱡᱤᱞᱟ ᱛᱟᱦᱮᱸ ᱠᱟᱱᱟ? ᱡᱷᱟᱨᱠᱷᱚᱸᱰ ᱯᱚᱱᱚᱛ ᱵᱮᱱᱟᱣ ᱚᱠᱛᱮ ᱛᱤᱱᱟᱹᱜ ᱡᱤᱞᱟ ᱛᱟᱦᱮᱸ ᱠᱟᱱᱟ? ᱞᱟᱹᱱᱟᱹᱭ ᱡᱷᱟᱨᱠᱷᱚᱸᱰ ᱯᱚᱱᱚᱛ ᱵᱮᱱᱟᱣ ᱚᱠᱛᱮ ᱫᱚ ᱟᱴᱷᱨᱚ ᱜᱚᱴᱟᱝ ᱡᱤᱞᱟ ᱛᱟᱦᱮᱸ ᱠᱟᱱᱟ᱾ ᱟᱨᱮ ᱨᱮᱱᱟᱜ ᱠᱩᱠᱞᱤ ᱚᱠᱚᱭ ᱚᱱᱚᱞᱤᱭᱟᱹ ᱫᱚ ᱫᱩ ᱦᱟᱡᱟᱨ ᱮᱠᱩᱥ ᱥᱟᱞ ᱨᱮ ᱥᱟᱦᱤᱛᱭᱚ ᱮᱠᱟᱰᱮᱢᱤ ᱥᱤᱨᱯᱷᱟᱹᱭ ᱧᱟᱢ ᱟᱠᱟᱫᱟ ᱟᱨ ᱪᱮᱫ ᱵᱟᱵᱚᱫ? ᱚᱠᱚᱭ ᱚᱱᱚᱞᱤᱭᱟᱹ ᱫᱚ ᱫᱩ ᱦᱟᱡᱟᱨ ᱮᱠᱩᱥ ᱥᱟᱞ ᱨᱮ ᱥᱟᱦᱤᱛᱭᱚ ᱮᱠᱟᱰᱮᱢᱤ ᱥᱤᱨᱯᱷᱟᱹᱭ ᱧᱟᱢ ᱟᱠᱟᱫᱟ ᱟᱨ ᱪᱮᱫ ᱵᱟᱵᱚᱫ? ᱞᱟᱹᱱᱟᱹᱭ, ᱫᱩ ᱦᱟᱡᱟᱨ ᱮᱠᱩᱥ ᱥᱟᱞ ᱨᱮ ᱥᱟᱦᱤᱛᱭᱚ ᱮᱠᱟᱰᱮᱢᱤ ᱥᱤᱨᱯᱷᱟᱹ ᱫᱚ ᱚᱱᱚᱞᱤᱭᱟᱹ ᱱᱤᱨᱚᱱᱡᱚᱱ ᱦᱟᱸᱥᱫᱟ ᱜᱚᱢᱠᱮ ᱛᱤᱠᱤᱱ ᱠᱤᱱ ᱧᱟᱢ ᱟᱠᱟᱫᱟ᱾ ᱟᱨ ᱱᱩᱠᱤᱱ ᱫᱚ ᱢᱤᱫᱴᱟᱝ ᱥᱟᱱᱛᱟᱞᱤ ᱥᱴᱳᱨᱤ ᱢᱮᱱᱫᱚ ᱢᱤᱫᱴᱟᱝ ᱥᱟᱱᱛᱟᱞᱤ ᱠᱷᱟᱴᱚ ᱢᱟᱪᱷᱟ ᱠᱟᱹᱦᱱᱤ ᱵᱟᱵᱚᱛ ᱠᱤᱱ ᱧᱟᱢ ᱟᱠᱟᱫᱟ ᱟᱨ ᱠᱟᱹᱦᱱᱤ ᱧᱩᱛᱩᱢ ᱫᱚ ᱢᱚᱱᱮ ᱨᱮᱱᱟᱜ ᱚᱨᱦᱚᱝ ᱜᱮᱞ ᱨᱮᱱᱟᱜ ᱠᱩᱠᱞᱤ ᱥᱮ ᱛᱮᱦᱮᱧᱟᱜ ᱢᱩᱪᱟᱹᱫ ᱠᱩᱠᱞᱤ ᱡᱷᱟᱨᱠᱷᱚᱸᱰ ᱯᱚᱱᱚᱛ ᱨᱤᱱᱤᱡ ᱯᱩᱭᱞᱩ ᱥᱤᱨᱟᱹ ᱢᱚᱱᱛᱨᱤ ᱫᱚ ᱚᱠᱚᱭᱮ ᱛᱟᱦᱮᱸ ᱠᱟᱱᱟ ᱡᱷᱟᱨᱠᱷᱚᱸᱰ ᱯᱚᱱᱚᱛ ᱨᱤᱱᱤᱡ ᱯᱩᱭᱞᱩ ᱥᱤᱨᱟᱹ ᱢᱚᱱᱛᱨᱤ ᱫᱚ ᱚᱠᱚᱭᱮ ᱛᱟᱦᱮᱸ ᱠᱟᱱᱟ ᱞᱟᱹᱱᱟᱹᱭ ᱡᱷᱟᱨᱠᱷᱚᱸᱰ ᱯᱚᱱᱚᱛ ᱨᱤᱱᱤᱡ ᱯᱩᱭᱞᱩ ᱥᱤᱨᱟᱹ ᱢᱚᱱᱛᱨᱤ ᱫᱚ ᱵᱟᱵᱩᱞᱟᱞ ᱢᱟᱨᱟᱝᱰᱤ ᱛᱟᱦᱮᱸ ᱠᱟᱱᱟᱭ